ᱜᱟᱛᱮ ᱠᱚ ᱟᱯᱮ ᱠᱚ ᱞᱟᱹᱜᱤᱫ ᱟᱨ ᱢᱤᱫᱴᱟᱹᱝ ᱱᱟᱣᱟ ᱵᱷᱤᱰᱤᱭᱳ ᱟᱹᱜᱩ ᱠᱟᱛᱮᱫ ᱤᱧ ᱦᱮᱡ ᱟᱠᱟᱱᱟ ᱛᱮᱦᱮᱧ ᱫᱚ ᱜᱟᱛᱮ ᱠᱚ ᱵᱟᱰᱟᱭᱟᱵᱚ ᱠᱩᱫᱩᱢ ᱟᱠᱟᱨ ᱛᱮ ᱠᱩᱠᱞᱤ ᱨᱮᱭᱟᱜ ᱛᱮᱞᱟ ᱡᱚᱦᱟᱨ ᱜᱮ ᱤᱧ ᱜᱮ ᱥᱟᱠᱩᱞᱟ ᱥᱚᱨᱮᱱ ᱟᱯᱮ ᱯᱮ ᱧᱮᱞᱮᱫᱼᱟ ᱥᱟᱱᱛᱟᱞᱤ ᱡᱤ ᱠᱮ ᱤᱭᱩᱴᱩᱵᱽ ᱪᱮᱱᱮᱞ ᱨᱮ ᱫᱮᱞᱟ ᱛᱚᱵᱮ ᱜᱟᱛᱮ ᱵᱚ ᱮᱦᱚᱵ ᱞᱮᱜᱮ ᱛᱮᱦᱮᱧᱟᱜ ᱠᱩᱠᱞᱤ ᱛᱮᱞᱟ ᱛᱮᱦᱮᱧᱟᱜ ᱯᱩᱭᱞᱩ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱟᱢ ᱫᱚ ᱯᱷᱩᱞ ᱟᱠᱟᱨᱮ ᱤᱧ ᱫᱚ ᱯᱷᱩᱞ ᱛᱚᱯᱟ ᱨᱮ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱵᱮᱸᱜᱟᱲ ᱟᱨ ᱟᱹᱞᱩ ᱫᱚᱥᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱴᱟᱺᱰᱤ ᱨᱮᱠᱚ ᱪᱟᱥ ᱠᱮᱫᱼᱟ ᱫᱟᱜ ᱨᱮᱠᱚ ᱠᱷᱟᱹᱨᱟᱹᱭ ᱠᱮᱫᱼᱟ ᱡᱟᱝ ᱛᱮᱫ ᱫᱚᱠᱚ ᱡᱩᱸᱰᱤ ᱠᱮᱫᱼᱟ ᱦᱟᱨᱛᱟ ᱫᱚ ᱠᱟᱹᱢᱤ ᱨᱮᱠᱚ ᱞᱟᱜᱟᱣ ᱠᱮᱫᱼᱟ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱡᱟᱺᱬᱤ ᱛᱮᱥᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱨᱟᱹᱯᱩᱫ ᱨᱟᱹᱯᱩᱫ ᱴᱩᱠᱩᱡ ᱨᱮ ᱠᱚᱜ ᱠᱚ ᱮᱱᱮᱡ ᱠᱟᱱ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱡᱚᱱᱰᱨᱟ ᱟᱛᱟ ᱯᱩᱱ ᱱᱟᱢᱵᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱦᱚᱵᱚᱨᱮ ᱠᱷᱟᱱᱮ ᱨᱟᱜᱟ ᱫᱚᱦᱚᱭᱮ ᱠᱷᱟᱱᱮ ᱛᱷᱤᱨᱚᱜᱼᱟ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱛᱩᱢᱫᱟᱜ ᱨᱩ ᱢᱚᱬᱮ ᱱᱟᱢᱵᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱨᱟᱹᱱᱤ ᱠᱚᱣᱟᱜ ᱵᱟᱦᱟ ᱫᱚ ᱵᱤᱱ ᱵᱷᱤᱴᱣᱟᱹᱜ ᱛᱮ ᱵᱟᱦᱟᱜᱼᱟ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱥᱤᱸᱫᱩᱨ ᱛᱩᱨᱩᱭ ᱱᱟᱢᱵᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱟᱹᱧᱪᱤᱨ ᱯᱟᱹᱧᱪᱤᱨ ᱚᱲᱟᱜ ᱪᱮᱛᱟᱱ ᱥᱮᱱ ᱫᱚ ᱫᱩᱣᱟᱹᱨ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱢᱩᱪᱩ ᱮᱭᱟᱭ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱵᱮᱨᱮᱞ ᱨᱮ ᱢᱤᱫᱴᱤᱡ ᱧᱩᱛᱩᱢ ᱵᱤᱞᱤ ᱞᱮᱱᱠᱷᱟᱱ ᱫᱩᱥᱨᱟᱹ ᱧᱩᱛᱩᱢ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱯᱚᱭᱰᱚ ᱟᱨ ᱱᱚᱰᱤᱭᱟ ᱤᱨᱟᱹᱞ ᱱᱟᱢᱵᱟᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱡᱤᱞᱮ ᱫᱟᱹᱲ ᱟᱠᱟᱫᱼᱟ ᱪᱩᱯᱤ ᱛᱟᱭ ᱵᱟᱹᱱᱩᱜᱼᱟ ᱥᱤᱠᱟᱹᱨᱤᱭᱟᱹᱭ ᱠᱩᱫᱟᱹᱣ ᱟᱠᱟᱫᱮᱭᱟ ᱡᱟᱸᱜᱟ ᱛᱟᱭ ᱵᱟᱹᱱᱩᱜᱼᱟ ᱦᱚᱲᱮ ᱠᱚᱭᱚᱜ ᱟᱠᱟᱫ ᱠᱤᱱᱟ ᱵᱚᱦᱚᱜ ᱛᱟᱭ ᱵᱟᱹᱱᱩᱜᱼᱟ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱨᱚᱴᱮ ᱵᱤᱧ ᱟᱨ ᱠᱟᱴᱠᱚᱢ ᱟᱨᱮ ᱱᱚᱢᱵᱚᱨ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱞᱩᱛᱩᱨᱮᱢ ᱯᱮᱴᱮᱨᱮ ᱠᱷᱟᱱ ᱠᱷᱩᱞᱟᱹᱜ ᱟᱭ ᱞᱩᱛᱩᱨᱮᱢ ᱯᱮᱴᱮᱨᱮ ᱠᱷᱟᱱ ᱵᱚᱱᱫᱚᱜ ᱟᱭ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱫᱟᱜ ᱴᱮᱯ ᱜᱮᱞ ᱱᱚᱢᱵᱚᱨ ᱵᱟᱝᱢᱟ ᱛᱮᱦᱮᱧᱟᱜ ᱢᱩᱪᱟᱹᱫ ᱠᱩᱫᱩᱢ ᱫᱚ ᱦᱩᱭᱩᱜ ᱠᱟᱱᱟ ᱠᱩᱫᱩᱢ ᱨᱮ ᱠᱩᱬᱤᱫ ᱠᱩᱬᱤᱫ ᱜᱚᱡᱤᱡ ᱫᱚᱭ ᱨᱟᱜᱟ ᱡᱤᱣᱤᱫᱤᱡ ᱫᱚᱭ ᱛᱷᱤᱨ ᱠᱚᱜᱼᱟ ᱱᱚᱣᱟ ᱠᱩᱫᱩᱢ ᱨᱮᱭᱟᱜ ᱛᱮᱞᱟ ᱫᱚ ᱦᱩᱭᱩᱜ ᱠᱟᱱᱟ ᱜᱟᱹᱭ ᱟᱨ ᱴᱚᱴᱠᱚ ᱱᱚᱝᱠᱟ ᱜᱮ ᱱᱟᱣᱟ ᱱᱟᱣᱟ ᱵᱷᱤᱰᱤᱭᱳ ᱧᱮᱞ ᱥᱟᱱᱟᱭᱮᱫ ᱵᱚᱱ ᱠᱷᱟᱱ ᱪᱮᱱᱮᱞ ᱥᱟᱞᱟᱜ ᱡᱚᱯᱲᱟᱣ ᱛᱟᱦᱮᱱ ᱯᱮ ᱪᱮᱱᱮᱞ ᱛᱮᱫ ᱥᱟᱵᱥᱠᱨᱟᱭᱤᱵᱽ ᱠᱟᱜ ᱯᱮ ᱟᱨ ᱵᱮᱞ ᱟᱭᱠᱚᱱ ᱚᱛᱟᱭ ᱯᱮ ᱡᱚᱦᱟᱨ